ᱦᱩᱭᱱᱟ ᱫᱟᱬᱟᱱ ᱩᱱᱤ ᱢᱤᱫ ᱩᱱᱤ ᱢᱤᱫᱴᱟᱝ ᱠᱚᱲᱟ ᱜᱤᱫᱽᱨᱟᱹ ᱩᱱᱤ ᱦᱚᱸ ᱠᱚᱲᱟ ᱜᱤᱫᱽᱨᱟᱹ ᱛᱟᱭ ᱦᱟᱭ ᱵᱷᱚᱜᱚᱵᱟᱱ ᱵᱟᱨᱭᱟ ᱵᱟᱹᱦᱩ ᱨᱮ ᱵᱟᱨᱭᱟ ᱜᱤᱫᱽᱨᱟᱹ ᱟᱠᱚ ᱚᱲᱟᱜ ᱦᱚᱲ ᱠᱚ ᱞᱟᱹᱭ ᱫᱟ ᱵᱟᱝ ᱥᱟᱱᱟᱢ ᱠᱚ ᱡᱚᱦᱟᱨ ᱜᱮ ᱟᱵᱚᱱ ᱵᱟᱰᱟᱭ ᱜᱮᱭᱟ ᱞᱚᱵᱚ ᱦᱟᱸᱥᱫᱟ ᱫᱚ ᱢᱤᱫ ᱤᱱᱴᱟᱨᱱᱮᱥᱱᱟᱞ ᱵᱞᱚᱜᱟᱨ ᱠᱟᱱᱟᱭ ᱟᱨ ᱡᱚᱠᱷᱚᱱ ᱟᱭᱟᱜ ᱞᱟᱭᱤᱯᱷ ᱨᱮᱭᱟᱜ ᱯᱷᱟᱨᱥᱴ ᱡᱟᱨᱱᱤ ᱯᱷᱟᱨᱥᱴ ᱮᱵᱨᱚᱰ ᱴᱨᱤᱯ

ᱱᱤᱛᱚᱜ ᱵᱟᱰᱟᱭᱚᱜ ᱠᱟᱱᱟ ᱚᱠᱚᱭ ᱡᱮ ᱞᱚᱵᱚ ᱦᱟᱸᱥᱫᱟ ᱟᱡ ᱨᱮᱱ ᱜᱟᱨᱞᱯᱷᱨᱮᱱᱰ ᱞᱮᱠᱟᱭ ᱛᱟᱦᱮᱸ ᱠᱟᱱ ᱜᱟᱨᱞᱯᱷᱨᱮᱱᱰ ᱮ ᱛᱟᱦᱮᱸ ᱠᱟᱱ ᱚᱠᱚᱭ ᱥᱚᱞᱚᱢᱤ ᱢᱩᱨᱢᱩ ᱛᱚ ᱩᱱᱤ ᱫᱚᱭ ᱥᱩᱥᱟᱭᱤᱰ ᱠᱮᱫᱟ ᱛᱚᱵᱮ ᱦᱚᱞᱟ ᱟᱨ ᱢᱟᱫᱷᱮᱨ ᱦᱤᱞᱳᱜ ᱠᱷᱚᱱᱟᱜ ᱚᱠᱟ ᱟᱵᱚ ᱱᱤᱭᱩᱡᱽ ᱵᱚᱱ ᱧᱟᱢ ᱟᱹᱜᱩᱭᱮᱫ ᱛᱟᱦᱮᱱ ᱡᱮ ᱩᱱᱟᱹᱜ ᱢᱚᱡᱽ ᱛᱮ ᱠᱷᱟᱹᱴᱤ ᱱᱟᱹᱴᱤ ᱵᱟᱝ ᱵᱟᱰᱟᱭ ᱠᱟᱱ ᱛᱟᱦᱮᱱᱟ ᱡᱮ ᱥᱚᱞᱚᱢᱤ ᱢᱩᱨᱢᱩ ᱫᱚ ᱪᱮᱫ ᱠᱷᱟᱹᱛᱤᱨᱮ ᱥᱩᱥᱟᱭᱤᱰ ᱠᱮᱫᱟ ᱳᱭᱥᱮ ᱤᱧ ᱫᱚ ᱢᱤᱫᱴᱮᱡ ᱪᱷᱚᱴᱟ ᱢᱚᱴᱟ ᱭᱩᱴᱩᱵᱟᱨ ᱠᱟᱱ ᱦᱤᱥᱟᱹᱵ ᱛᱮ ᱞᱚᱵᱚ ᱦᱟᱸᱥᱫᱟ ᱟᱨ ᱱᱩᱭ ᱚᱠᱚᱭ ᱥᱚᱞᱚᱢᱤ ᱢᱩᱨᱢᱩ ᱩᱱᱤ ᱚᱠᱚᱭ ᱫᱚ ᱵᱮᱝᱜᱟᱞᱳᱨ ᱨᱮ ᱛᱟᱦᱮᱱ ᱠᱟᱱ ᱛᱟᱦᱮᱱ ᱟᱨ ᱩᱱᱤ ᱥᱩᱥᱟᱭᱤᱰ ᱠᱮᱫ ᱩᱱᱠᱤᱱ ᱫᱚ ᱵᱟᱱᱟ ᱦᱚᱲ ᱜᱮ ᱤᱧ ᱟᱹᱰᱤ ᱟᱭᱢᱟ ᱫᱤᱱ ᱠᱷᱚᱱᱤᱧ ᱯᱷᱚᱞᱳᱭᱮᱫ ᱠᱤᱱ ᱛᱟᱦᱮᱱᱟ ᱪᱟᱦᱮ ᱤᱱᱥᱴᱟ ᱥᱮ ᱯᱷᱮᱥᱵᱩᱠ ᱥᱮ ᱭᱩᱴᱩᱵᱽ ᱠᱚᱨᱮ ᱜᱚᱴᱟ ᱜᱮ ᱛᱚᱵᱮ ᱠᱟᱛᱷᱟ ᱫᱚ ᱱᱚᱝᱠᱟ ᱠᱟᱱᱟ ᱡᱮ ᱛᱤᱦᱤᱧ ᱥᱮᱛᱟᱜ ᱨᱮ ᱢᱤᱫᱴᱮᱡ ᱠᱷᱚᱵᱚᱨ ᱵᱟᱰᱟᱭᱮᱱᱟ ᱡᱮ ᱥᱚᱞᱚᱢᱤ ᱢᱩᱨᱢᱩ ᱚᱠᱚᱭ ᱥᱩᱥᱟᱭᱤᱰ ᱮᱱ ᱛᱚ ᱚᱱᱟ ᱨᱮᱱ ᱯᱩᱨᱟᱹ ᱯᱩᱨᱤ ᱠᱟᱞᱯᱨᱤᱴ ᱫᱚᱭ ᱦᱩᱭᱩᱜ ᱠᱟᱱᱟ ᱞᱚᱵᱚ ᱦᱟᱸᱥᱫᱟ ᱟᱨ ᱚᱱᱟ ᱫᱚ ᱤᱧ ᱫᱚ ᱵᱟᱹᱧ ᱢᱮᱱᱫᱟ ᱞᱚᱵᱚ ᱦᱟᱸᱥᱫᱟ ᱫᱚ ᱵᱚᱞᱮ ᱯᱟᱹᱦᱤᱞ ᱦᱚᱸᱭ ᱵᱟᱯᱞᱟ ᱞᱮᱱᱟ ᱟᱨ ᱩᱱᱤ ᱨᱮᱱ ᱦᱚᱸ ᱜᱤᱫᱽᱨᱟᱹ ᱢᱮᱱᱟᱭ ᱛᱟᱭᱟ ᱟᱨ ᱚᱱᱟ ᱛᱟᱭᱚᱢ ᱟᱨᱦᱚᱸ ᱢᱤᱫᱴᱮᱡ ᱠᱩᱲᱤ ᱤᱫᱤ ᱞᱮᱫᱮᱭᱟ ᱵᱟᱹᱦᱩ ᱨᱩᱯ ᱛᱮ ᱛᱚ ᱩᱱᱤ ᱨᱮᱱ ᱦᱚᱸ ᱜᱤᱫᱽᱨᱟᱹ ᱢᱮᱱᱟᱭ ᱛᱟᱭᱟ ᱢᱟᱱᱮ ᱵᱟᱨᱭᱟ ᱵᱟᱹᱦᱩ ᱞᱟᱦᱟ ᱢᱮᱱᱟᱜ ᱠᱤᱱ ᱛᱟᱭᱟ ᱟᱨ ᱵᱟᱨᱭᱟ ᱜᱤᱫᱽᱨᱟᱹ ᱦᱚᱸ ᱢᱮᱱᱟᱜ ᱠᱤᱱ ᱛᱟᱭᱟ ᱟᱨ ᱚᱱᱟ ᱫᱚ ᱤᱧ ᱫᱚ ᱵᱟᱹᱧ ᱢᱮᱱᱫᱟ ᱚᱱᱟ ᱫᱚᱭ ᱢᱮᱱᱫᱟ ᱟᱠᱚᱣᱟᱜ ᱟᱛᱳ ᱨᱮᱱ ᱢᱤᱫ ᱢᱟᱹᱨᱤ ᱢᱟᱹᱡᱷᱤ ᱵᱟᱵᱟ ᱛᱚᱵᱮ ᱩᱱᱤ ᱟᱠᱚ ᱟᱛᱳ ᱨᱮᱱ ᱢᱟᱹᱨᱤ ᱢᱟᱹᱡᱷᱤ ᱵᱟᱵᱟ ᱚᱠᱟ ᱠᱟᱛᱷᱟᱭ ᱢᱮᱱ ᱠᱟᱜ

ᱩᱱᱤ ᱦᱚᱸ ᱢᱮᱱᱟᱭ ᱜᱮᱭᱟ ᱩᱱᱤ ᱦᱚᱸ ᱢᱮᱱᱟᱭ ᱜᱮᱭᱟ ᱠᱟᱛᱷᱟ ᱵᱟᱭ ᱪᱷᱤᱸᱰᱟᱹᱣ ᱠᱟᱱᱟ ᱢᱟᱱᱮ ᱢᱮᱱᱟᱭ ᱜᱮᱭᱟ ᱚ ᱠᱟᱛᱷᱟ ᱫᱚ ᱱᱟᱦᱟᱜ ᱵᱟᱯᱮ ᱛᱚᱯᱟᱜ ᱟᱠᱟᱫᱼᱟ ᱠᱩᱲᱤ ᱜᱤᱫᱽᱨᱟᱹ ᱛᱟᱭ ᱩᱱᱤ ᱫᱚ ᱵᱮᱥ ᱛᱮᱜᱮ ᱠᱚ ᱟᱹᱜᱩᱭᱟ ᱠᱩᱥᱯᱟᱫᱟ ᱠᱷᱚᱱ ᱠᱩᱥᱯᱟᱫᱟ ᱠᱷᱚᱱ ᱟᱫᱚ ᱛᱤᱱᱟᱹᱝ ᱢᱟᱨᱟᱝ ᱠᱩᱲᱤ ᱜᱤᱫᱽᱨᱟᱹ ᱛᱟᱭ ᱠᱩᱲᱤ ᱜᱤᱫᱽᱨᱟᱹ ᱱᱤᱛᱚᱝ ᱯᱟᱞᱮ ᱦᱳᱭ ᱦᱩᱭᱩᱜ ᱠᱟᱱᱟᱭ ᱫᱚᱥ ᱵᱟᱨᱚ ᱵᱚᱨᱥᱚ ᱫᱚ ᱟᱫᱚ

ᱫᱚᱥ ᱮᱜᱟᱨᱚ ᱫᱚ ᱦᱩᱭᱩᱜ ᱫᱚᱥ ᱮᱜᱟᱨᱚ ᱟᱪᱪᱷᱟ ᱞᱚᱵᱚ ᱦᱟᱸᱥᱫᱟ ᱢᱟ ᱜᱚᱴᱟᱭ ᱞᱟᱹᱭ ᱵᱟᱲᱟᱜ ᱠᱟᱱᱟ ᱤᱧ ᱫᱚ ᱰᱟᱺᱜᱩᱣᱟᱹ ᱠᱚᱲᱟ ᱠᱟᱹᱱᱟᱹᱧ ᱠᱟᱛᱷᱟ ᱵᱟᱠᱚ ᱪᱷᱤᱸᱰᱟᱹᱣ ᱟᱠᱟᱫ ᱢᱟᱱᱮ ᱩᱱᱤ ᱱᱤᱛᱚᱝ ᱦᱟᱹᱨᱤᱡ ᱦᱚᱸ ᱢᱮᱲᱦᱮᱫ ᱥᱟᱠᱟᱢ ᱵᱟᱭ ᱚᱪᱚᱜ ᱟᱠᱟᱫ ᱜᱮᱭᱟ ᱱᱤᱛᱚᱝ ᱦᱟᱹᱨᱤᱡ ᱡᱟᱝ ᱵᱟᱦᱟ ᱫᱚ ᱟᱡ ᱮ ᱜᱚᱜ ᱦᱚᱪᱚ ᱠᱚᱣᱟ ᱢᱟᱱᱮ ᱜᱚᱜ ᱦᱚᱪᱚ ᱠᱚᱣᱟᱭ ᱦᱮᱞᱮ ᱟᱪᱪᱷᱟ ᱟᱫᱚ ᱵᱟ- ᱚᱱᱟ ᱢᱟ ᱦᱟᱸᱜ ᱢᱤᱫᱴᱟᱝ ᱵᱤᱱ ᱞᱟᱹᱭ ᱠᱮᱜᱼᱟ ᱤᱱᱟᱹ ᱯᱚᱨᱮ ᱦᱚᱸ ᱪᱮᱛᱟ ᱢᱤᱫᱴᱟᱝ ᱟᱹᱜᱩ ᱞᱮᱫᱮᱭᱟ ᱵᱟᱹᱦᱩ ᱨᱩᱯ ᱛᱮ

ᱩᱱ ᱢᱟᱨᱟᱝ ᱤᱱᱴᱟᱨᱱᱮᱥᱱᱟᱞ ᱵᱞᱚᱜᱟᱨ ᱠᱟᱱᱟᱭ ᱵᱟᱲᱟᱭᱟᱵᱤᱱ ᱚᱱᱟ ᱜᱚᱴᱟ ᱫᱤᱥᱚᱢ ᱦᱚᱸ ᱫᱟᱬᱟᱱ ᱵᱟᱲᱟᱭ ᱟᱹᱞᱤᱧ ᱵᱟᱲᱟᱭ ᱟᱹᱞᱤᱧ ᱮᱲᱮ ᱠᱟᱛᱷᱟ ᱫᱚ ᱵᱟᱹᱞᱤᱧ ᱞᱟᱹᱭᱟ ᱥᱟᱹᱨᱤᱭᱟᱜ ᱫᱚ ᱥᱟᱹᱨᱤ ᱜᱮᱞᱤᱧ ᱞᱟᱹᱭᱟ ᱦᱮᱞᱟ ᱞᱚᱵᱚ ᱦᱟᱸᱥᱫᱟ ᱩᱱᱟᱹᱜ ᱮᱲᱮ ᱠᱟᱛᱷᱟᱭ ᱨᱚᱲᱟ ᱚᱱᱟ ᱫᱚ ᱚᱠᱚᱭ ᱜᱮ ᱵᱟᱵᱚᱱ ᱵᱩᱡᱷᱟᱹᱣ ᱠᱟᱫ ᱛᱟᱦᱮᱱᱟ ᱞᱚᱵᱚ ᱦᱟᱸᱥᱫᱟ ᱨᱮᱱ ᱞᱟᱦᱟ ᱦᱚᱸ ᱵᱟᱨᱭᱟ ᱵᱟᱹᱦᱩ ᱠᱤᱱ ᱛᱟᱦᱮᱸ ᱠᱟᱱ ᱛᱟᱭᱟ ᱚᱱᱟ ᱦᱚᱸ ᱚᱠᱚᱭ ᱦᱚᱸ ᱵᱟᱵᱚᱱ ᱵᱩᱡᱷᱟᱹᱣ ᱠᱟᱫ ᱛᱟᱦᱮᱱᱟ ᱟᱨ ᱚᱱᱟᱛᱮ ᱚᱠᱚᱭ ᱨᱟᱭᱰᱟᱨ ᱠᱩᱲᱤ ᱢᱮᱱ ᱛᱮᱵᱚᱱ ᱪᱤᱱᱦᱟᱹᱣ ᱠᱟᱫᱮ ᱛᱟᱦᱮᱱ ᱥᱚᱞᱚᱢᱤ ᱢᱩᱨᱢᱩ ᱥᱩᱥᱟᱭᱤᱰ ᱨᱮᱭᱟᱜ ᱯᱩᱨᱟᱹᱣ ᱠᱟᱞᱯᱤᱴ ᱫᱚᱭ ᱦᱩᱭᱩᱜ ᱠᱟᱱᱟ ᱞᱚᱵᱚ ᱦᱟᱸᱥᱫᱟ ᱟᱨ ᱚᱱᱟ ᱠᱚ ᱠᱷᱟᱹᱛᱤᱨ ᱛᱮᱜᱮ ᱞᱚᱵᱚ ᱦᱟᱸᱥᱫᱟ ᱟᱜ ᱤᱭᱩᱴᱩᱵᱽ ᱪᱮᱱᱮᱞ ᱨᱮ ᱱᱟ ᱯᱷᱮᱥᱵᱩᱠ ᱨᱮ ᱱᱟ ᱤᱱᱥᱴᱟ ᱟᱭᱰᱤ ᱨᱮ ᱠᱳᱱᱳ ᱟᱯᱰᱮᱴ ᱵᱟᱝ ᱧᱟᱢᱚᱜ ᱠᱟᱱ ᱛᱟᱭᱟ ᱯᱩᱨᱟᱹ ᱢᱤᱫ ᱦᱟᱯᱛᱟ ᱠᱷᱚᱱᱟᱜ ᱪᱩᱠᱩ ᱨᱮ ᱢᱮᱱᱟᱭᱟ ᱚᱠᱟᱨᱮ ᱢᱮᱱᱟᱭᱟ ᱪᱤᱞᱤ ᱜᱮ ᱵᱟᱠᱚ ᱵᱟᱰᱟᱭᱟ ᱢᱮᱱᱠᱷᱟᱱ ᱢᱤᱫᱴᱮᱡ ᱵᱟᱹᱲᱤᱡ ᱟᱭ ᱠᱟᱹᱢᱤ ᱠᱮᱫᱟ ᱚᱱᱟ ᱫᱚᱵᱚᱱ ᱯᱨᱩᱯ ᱠᱮᱫᱟ ᱱᱤᱛᱚᱜ ᱵᱚᱱ ᱧᱮᱞᱟ ᱥᱚᱞᱚᱢᱤ ᱢᱩᱨᱢᱩ ᱢᱟᱭ ᱦᱟᱱᱟ ᱯᱩᱨᱤᱭᱮᱱᱟ ᱟᱵᱚ ᱱᱤᱭᱟᱹ ᱜᱮᱵᱚᱱ ᱟᱥᱚᱜᱼᱟ ᱩᱱᱤ ᱡᱟᱛᱮ ᱡᱟᱥᱴᱤᱥ ᱮ ᱧᱟᱢ ᱢᱮᱱᱠᱷᱟᱱ ᱫᱩᱠ ᱨᱮᱭᱟᱜ ᱠᱟᱛᱷᱟ ᱫᱚ ᱱᱤᱛ ᱟᱠᱚ ᱚᱲᱟᱜ ᱨᱮᱱ ᱪᱮᱫ ᱞᱮᱠᱟ ᱢᱮᱱᱟᱜ ᱠᱚᱣᱟ ᱟᱨ ᱢᱩᱪᱟᱹᱫ ᱨᱮ ᱱᱚᱣᱟ ᱦᱚᱧ ᱢᱮᱛᱟ ᱵᱚᱱᱟ ᱡᱮ ᱞᱟᱭᱤᱯᱷ ᱨᱮ ᱡᱟᱦᱟᱸ ᱛᱤᱱᱟᱹᱜ ᱫᱩᱠ ᱵᱚᱱ ᱧᱟᱢ ᱡᱟᱦᱟᱱ ᱫᱩᱠ ᱜᱮ ᱛᱟᱦᱮᱸ ᱦᱚᱪᱚᱣᱟᱱ ᱵᱚᱞᱮ ᱥᱩᱥᱟᱭᱤᱰ ᱰᱟᱦᱟᱨ ᱫᱚ ᱵᱟᱵᱚᱱ ᱯᱟᱸᱡᱟᱭᱟ ᱥᱩᱥᱟᱭᱤᱰ ᱫᱚ ᱥᱚᱞᱩᱥᱚᱱ ᱫᱚ ᱵᱟᱝ ᱠᱟᱱᱟ ᱱᱚᱣᱟ ᱠᱚ ᱨᱚᱯᱚᱲ ᱠᱟᱛᱮ ᱛᱮᱦᱮᱧᱟᱜ ᱵᱷᱤᱰᱤᱭᱳ ᱱᱚᱰᱮ ᱜᱮᱵᱚᱱ ᱢᱩᱪᱟᱹᱫ ᱠᱟᱜᱼᱟ